ᱥᱟᱱᱟᱢ ᱠᱷᱚᱱ ᱢᱟᱲᱟᱝ ᱨᱮ ᱥᱮᱡᱮᱱ ᱴᱷᱟᱹᱠᱩᱨ ᱡᱮ ᱡᱚᱦᱟᱨ ᱮᱢ ᱠᱟᱛᱮ ᱥᱮᱫᱟᱭ ᱥᱟᱱᱛᱟᱞ ᱠᱚᱣᱟᱜ ᱟᱹᱨᱤᱪᱟᱹᱞᱤ ᱤᱭᱩᱴᱤᱭᱩᱵᱽ ᱵᱷᱤᱰᱤᱭᱳ ᱪᱮᱱᱮᱞ ᱯᱟᱦᱴᱟ ᱠᱷᱚᱱ ᱥᱟᱹᱜᱩᱱ ᱫᱟᱨᱟᱢ ᱡᱚᱦᱟᱨ ᱤᱧ ᱮᱢᱟᱵᱚᱱ ᱠᱟᱱᱟ ᱛᱮᱦᱮᱧᱟᱜ ᱥᱟᱹᱜᱩᱱ ᱥᱟᱸᱫᱮᱥ ᱛᱟᱵᱚᱱ ᱫᱚ ᱫᱟᱸᱥᱟᱭ ᱯᱚᱨᱚᱵᱽ ᱛᱚ ᱫᱟᱥᱟᱭ ᱫᱚ ᱪᱮᱫ ᱠᱟᱱᱟ ᱢᱮᱱᱛᱮ ᱢᱤᱫ ᱚᱞ ᱚᱝᱥᱚᱧ ᱞᱟᱹᱭ ᱟᱵᱚᱱᱟ ᱫᱟᱥᱟᱭ ᱫᱚ ᱟᱵᱚ ᱫᱚᱵᱚᱱ ᱢᱮᱛᱟᱜᱼᱟ ᱫᱟᱥᱟᱭ ᱱᱮᱯᱟᱞᱤ ᱮᱢᱟᱱ ᱠᱚᱫᱚ ᱠᱚ ᱢᱮᱛᱟᱜᱼᱟ ᱫᱚᱥᱟᱭ ᱡᱟᱜᱮ ᱟᱵᱚ ᱡᱟᱦᱟᱸ ᱫᱟᱥᱟᱭ ᱵᱚᱱ ᱢᱮᱛᱟᱜᱼᱟ ᱱᱚᱣᱟ ᱫᱟᱥᱟᱭ ᱫᱚ ᱦᱩᱭᱩᱜ ᱠᱟᱱᱟ ᱫᱚᱥ ᱟᱭ ᱠᱷᱚᱱ ᱫᱟᱥᱟᱭ ᱫᱚᱥ ᱟᱭ ᱪᱤᱠᱟᱹ ᱛᱮᱵᱚᱱ ᱧᱩᱛᱩᱢ ᱠᱮᱫᱟ ᱟᱨ ᱫᱟᱥᱟᱭ ᱪᱮᱠᱟᱛᱮ ᱵᱚᱱ ᱧᱩᱛᱩᱢ ᱠᱮᱫᱟ ᱟᱨ ᱫᱟᱥᱟᱭ ᱫᱤᱥᱚᱢ ᱫᱟᱬᱟᱱ ᱮᱱᱮᱡ ᱫᱚ ᱪᱮᱫ ᱠᱟᱱᱟ ᱢᱮᱱᱛᱮ ᱟᱨ ᱪᱮᱫ ᱠᱷᱟᱹᱛᱤᱨ ᱛᱮ ᱟᱵᱚ ᱫᱚ ᱫᱟᱥᱟᱭ ᱫᱤᱥᱚᱢ ᱮᱱᱮᱡ ᱵᱚᱱ ᱫᱟᱬᱟᱱ ᱠᱟᱱᱟ ᱟᱨ ᱟᱵᱚ ᱫᱚ ᱪᱮᱫ ᱠᱷᱟᱹᱛᱤᱨ ᱛᱮ ᱫᱤᱥᱚᱢ ᱫᱟᱥᱟᱭ ᱮᱱᱮᱡ ᱫᱟᱬᱟ ᱠᱟᱛᱮ ᱪᱮᱫ ᱚᱠᱟᱴᱟᱜ ᱥᱟᱸᱫᱮᱥ ᱵᱚᱱ ᱟᱹᱜᱩᱭᱮᱫ ᱠᱟᱱᱟ ᱱᱚᱣᱟ ᱠᱟᱛᱷᱟ ᱜᱮ ᱛᱮᱦᱮᱧ ᱫᱚᱧ ᱞᱟᱹᱭ ᱟᱸᱡᱚᱢ ᱟᱵᱚᱱ ᱠᱟᱱᱟ ᱪᱮᱫᱟᱜ ᱡᱮ ᱱᱚᱣᱟ ᱠᱚ ᱠᱩᱲᱤ ᱜᱚᱲᱯᱟᱜ ᱵᱟᱵᱚᱱ ᱵᱟᱰᱟᱭ ᱞᱮᱠᱷᱟᱱ ᱱᱤᱛ ᱠᱟᱛᱮ ᱠᱤᱪᱷᱩ ᱢᱩᱠᱷᱤᱭᱟᱹ ᱠᱚ ᱱᱮᱛᱟ ᱠᱚ ᱫᱟᱥᱟᱭ ᱵᱟᱠᱷᱨᱟᱛᱮ ᱟᱹᱰᱤ ᱟᱭᱢᱟ ᱞᱮᱠᱟᱱ ᱟᱹᱰᱤ ᱡᱤᱞᱤᱧ ᱡᱤᱞᱤᱧ ᱠᱟᱹᱦᱱᱤ ᱠᱚ ᱛᱮᱭᱟᱨ ᱠᱟᱛᱮ ᱠᱚ ᱞᱟᱹᱭᱮᱫ ᱛᱟᱵᱚᱱᱟ ᱟᱨ ᱚᱱᱟ ᱫᱟᱥᱟᱭ ᱵᱚᱸᱜᱟ ᱫᱚᱭ ᱚᱠᱚᱭ ᱠᱟᱱᱟ ᱢᱮᱱᱛᱮ ᱩᱱᱤ ᱫᱟᱥᱟᱭ ᱵᱚᱸᱜᱟ ᱫᱚᱭ ᱜᱚᱜᱚ ᱠᱟᱱᱟᱭ ᱥᱮ ᱵᱟᱵᱟ ᱠᱟᱱᱟ ᱢᱮᱱᱛᱮ ᱛᱚ ᱩᱱᱠᱩ ᱱᱮᱛᱟ ᱥᱮ ᱢᱩᱠᱷᱤᱭᱟᱹ ᱠᱚ ᱱᱤᱭᱟᱹ ᱯᱮ ᱠᱩᱞᱤ ᱠᱚ ᱛᱟᱵᱚᱱᱟ ᱡᱮ ᱫᱟᱥᱟᱭ ᱵᱚᱸᱜᱟ ᱫᱚᱭ ᱜᱚᱜᱚ ᱠᱟᱱᱟ ᱥᱮ ᱵᱟᱵᱟ ᱠᱟᱱᱟ ᱩᱱᱠᱩ ᱞᱩᱲᱩ ᱛᱩᱢᱵᱟᱹ ᱢᱩᱠᱷᱤᱭᱟᱹ ᱠᱚᱣᱟᱜ ᱫᱚ ᱠᱤᱱᱛᱩ ᱱᱚᱣᱟ ᱦᱚᱸ ᱵᱟᱰᱟᱭ ᱵᱟᱹᱱᱩᱜ ᱛᱟᱠᱚᱣᱟ ᱡᱮ ᱫᱟᱥᱟᱭ ᱵᱚᱸᱜᱟ ᱫᱚᱭ ᱜᱚᱜᱚ ᱠᱟᱱᱟ ᱢᱮᱱᱛᱮ ᱪᱚᱞᱚ ᱵᱚᱱ ᱛᱟᱦᱞᱮ ᱠᱩᱲᱤ ᱦᱚᱯᱚᱱ ᱵᱚᱱ ᱟᱪᱟᱨ ᱵᱤᱪᱟᱹᱨ ᱠᱟᱜ ᱞᱟᱹᱜᱤᱫ ᱟᱵᱚ ᱫᱚ ᱫᱟᱥᱟᱭ ᱮᱱᱮᱡ ᱵᱚᱱ ᱫᱟᱬᱟᱱ ᱠᱟᱱᱟ ᱱᱚᱣᱟ ᱠᱷᱟᱹᱛᱤᱨ ᱛᱮ ᱟᱛᱳ ᱡᱟᱜᱟᱣ ᱞᱟᱹᱜᱤᱫ ᱛᱮ ᱫᱤᱥᱚᱢ ᱡᱟᱜᱟᱣ ᱞᱟᱹᱜᱤᱫ ᱛᱮ ᱨᱟᱱ ᱡᱚᱜᱟᱣ ᱞᱟᱹᱜᱤᱫ ᱛᱮ ᱢᱟᱱᱛᱟᱨ ᱡᱚᱜᱟᱣ ᱞᱟᱹᱜᱤᱫ ᱛᱮ ᱟᱨ ᱫᱤᱥᱚᱢ ᱫᱟᱬᱟᱱ ᱥᱮᱱ ᱠᱟᱛᱮ ᱚᱠᱟ ᱥᱟᱸᱫᱮᱥ ᱵᱚᱱ ᱟᱹᱜᱩᱭᱮᱫ ᱠᱟᱱ ᱚᱱᱟ ᱫᱚ ᱥᱩᱱᱩᱢ ᱥᱤᱸᱫᱩᱨ ᱟᱭᱱᱚᱢ ᱠᱟᱡᱟᱨ ᱟᱨ ᱫᱤᱥᱚᱢ ᱫᱟ ᱫᱟᱥᱟᱭ ᱫᱟᱬᱟᱱ ᱱᱚᱜᱼᱚᱭ ᱵᱚᱱ ᱫᱟᱬᱟᱱ ᱠᱟᱱ ᱨᱟᱱ ᱡᱟᱜᱟᱣ ᱞᱟᱹᱜᱤᱫ ᱛᱮ ᱱᱚᱣᱟ ᱨᱮᱭᱟᱜ ᱦᱚᱸ ᱥᱮᱨᱮᱧ ᱢᱮᱱᱟᱜᱼᱟ ᱚᱠᱚᱭ ᱵᱚᱸᱜᱟ ᱠᱟᱱᱟᱭ ᱩᱱᱤ ᱵᱚᱸᱜᱟ ᱫᱚᱭ ᱦᱩᱭᱩᱜ ᱠᱟᱱᱟ ᱜᱚᱸᱥᱟᱭ ᱮᱨᱟ ᱚᱠᱟ ᱡᱚᱠᱷᱟᱡ ᱫᱚ ᱞᱩᱠᱤ ᱴᱷᱟᱹᱠᱨᱟᱹ ᱧᱩᱢ ᱠᱟᱛᱮ ᱵᱚᱱ ᱚᱬᱦᱮ ᱠᱟᱫᱮᱭᱟ ᱚᱠᱟ ᱡᱚᱠᱷᱟᱡ ᱫᱚ ᱥᱟᱸᱜᱮ ᱠᱟᱹᱣᱨᱟᱹ ᱯᱟᱨᱵᱚᱛᱤ ᱧᱩᱢ ᱠᱟᱛᱮ ᱵᱚᱱ ᱚᱬᱦᱮ ᱠᱟᱫᱮᱭᱟ ᱚᱠᱟ ᱡᱚᱠᱷᱟᱡ ᱫᱚ ᱵᱩᱦᱤᱱ ᱞᱮᱠᱟ ᱛᱮᱦᱚᱸ ᱵᱚᱱ ᱚᱬᱦᱮ ᱠᱟᱫᱮᱭᱟ ᱚᱠᱟ ᱡᱚᱠᱷᱟᱡ ᱫᱚ ᱟᱨᱦᱚᱸ ᱜᱩᱨᱩᱢᱟ ᱮᱨᱟ ᱞᱮᱠᱟ ᱛᱮᱦᱚᱸ ᱵᱚᱱ ᱚᱬᱦᱮ ᱠᱟᱫᱮᱭᱟ ᱮᱱᱠᱷᱟᱱ ᱩᱱᱤ ᱠᱟᱱ ᱜᱮᱭᱟᱭ ᱫᱟᱥᱟᱭ ᱵᱚᱸᱜᱟ ᱫᱚ ᱛᱚ ᱡᱮᱞᱮᱠᱟ ᱵᱚᱱ ᱥᱮᱨᱮᱧ ᱟᱠᱟᱫᱟ ᱡᱟᱜᱟᱣ ᱜᱩᱨᱩ ᱦᱚᱸ ᱡᱟᱜᱟᱣ ᱪᱟᱞ ᱦᱚᱸ ᱡᱟᱜᱟᱣ ᱞᱩᱠᱷᱤ ᱴᱷᱟᱹᱠᱨᱟᱹᱱ ᱡᱟᱜᱟᱣ ᱡᱟᱜᱟᱣ ᱥᱟᱨᱟ ᱫᱮᱥ ᱡᱟᱜᱟᱣ ᱥᱳᱞᱳ ᱜᱟᱱᱰᱟ ᱨᱟᱱ ᱡᱟᱜᱟᱣ ᱟᱴᱷᱟᱨᱚ ᱜᱟᱱᱰᱟ ᱢᱚᱱᱛᱚᱨ ᱡᱟᱜᱟᱣ ᱡᱟᱜᱟᱣ ᱞᱩᱠᱷᱤ ᱴᱷᱟᱹᱠᱩᱨᱟᱱ ᱡᱟᱜᱟᱣ ᱡᱟᱜᱟᱣ ᱥᱟᱨᱟ ᱫᱮᱥ ᱡᱟᱜᱟᱣ ᱛᱟᱦᱞᱮ ᱱᱚᱰᱮ ᱞᱩᱠᱷᱤ ᱴᱷᱟᱹᱠᱩᱨ ᱨᱮᱱᱟᱜ ᱠᱟᱛᱷᱟ ᱧᱩᱢᱩᱜᱚᱜ ᱠᱟᱱᱟ ᱟᱨᱦᱚᱸ ᱠᱚ ᱥᱮᱨᱮᱧ ᱠᱟᱫᱟ ᱥᱟᱸᱜᱮ ᱠᱟᱹᱣᱨᱟᱹ ᱯᱟᱨᱵᱚᱛᱤ ᱥᱟᱛᱚᱨᱟᱭ ᱛᱮᱞᱮᱠ ᱥᱤᱸᱫᱩᱨ ᱫᱮᱜ ᱨᱩᱦᱚ ᱥᱟᱛᱚᱨᱟᱭ ᱱᱚᱰᱮ ᱥᱩᱱᱩᱢ ᱥᱤᱸᱫᱩᱨ ᱠᱚᱭ ᱨᱮᱭᱟᱜ ᱠᱟᱛᱷᱟ ᱦᱚᱸ ᱧᱩᱢ ᱟᱠᱟᱱᱟ ᱟᱨ ᱯᱟᱨᱵᱚᱛᱤ ᱥᱟᱸᱜᱮ ᱠᱟᱹᱣᱨᱟᱹ ᱯᱟᱨᱵᱚᱛᱤ ᱠᱟᱛᱷᱟ ᱦᱚᱸ ᱧᱩᱢ ᱟᱠᱟᱱᱟ ᱫᱚᱦᱟᱭ ᱵᱩᱦᱤᱱ ᱥᱚᱱᱮ ᱠᱨᱤ ᱨᱩᱦᱚ ᱛᱟᱦᱞᱮ ᱵᱚᱱ ᱵᱩᱡᱷᱟᱹᱣ ᱧᱟᱢ ᱠᱮᱫᱟ ᱡᱮ ᱩᱱᱤ ᱫᱚᱭ ᱜᱚᱜᱚ ᱠᱟᱱᱟᱭ ᱥᱮ ᱵᱟᱵᱟ ᱠᱟᱱᱟ ᱢᱮᱱᱛᱮ ᱟᱨ ᱩᱱᱠᱩ ᱞᱩᱲᱩ ᱛᱩᱢᱵᱟᱹ ᱫᱟᱸᱥᱟᱭ ᱨᱮᱭᱟᱜ ᱡᱤᱞᱤᱧ ᱡᱤᱞᱤᱧ ᱠᱟᱹᱦᱱᱤ ᱡᱟᱦᱟᱸᱭ ᱠᱚ ᱵᱮᱱᱟᱣᱮᱫ ᱠᱟᱱ ᱩᱱᱠᱩᱣᱟᱜ ᱫᱚ ᱱᱤᱭᱟᱹ ᱠᱟᱛᱷᱟ ᱵᱚᱱ ᱵᱩᱡᱷᱟᱹᱣ ᱠᱟᱜ ᱢᱟ ᱩᱱᱠᱩᱣᱟᱜ ᱫᱚ ᱫᱟᱸᱥᱟᱭ ᱥᱚᱸᱜᱮ ᱛᱮ ᱠᱳᱱᱳ ᱨᱚᱠᱚᱢ ᱡᱟᱦᱟᱱ ᱥᱚᱢᱯᱚᱨᱠᱚ ᱜᱮ ᱵᱟᱹᱱᱩᱜ ᱛᱟᱠᱚᱣᱟ ᱫᱟᱸᱥᱟᱭ ᱯᱚᱨᱚᱵᱽ ᱥᱚᱸᱜᱮ ᱛᱮ ᱠᱳᱱᱳ ᱨᱚᱠᱚᱢ ᱥᱚᱢᱯᱚᱨᱠᱚ ᱜᱮ ᱥᱚᱢᱯᱚᱨᱠ ᱜᱮ ᱵᱟᱹᱱᱩᱜ ᱟᱠᱟᱫ ᱛᱟᱠᱚᱣᱟ ᱛᱤᱥ ᱦᱚᱸ ᱡᱤᱵᱚᱱ ᱨᱮ ᱩᱱᱠᱩ ᱫᱚ ᱫᱟᱥᱟᱭ ᱦᱚᱸ ᱵᱟᱠᱚ ᱫᱟᱬᱟ ᱟᱠᱟᱫᱟ ᱫᱟᱥᱟᱭ ᱫᱤᱥᱚᱢ ᱮᱱᱮᱡ ᱦᱚᱸ ᱵᱟᱠᱚ ᱫᱟᱬᱟ ᱟᱠᱟᱫᱟ ᱫᱟᱥᱟᱭ ᱥᱮᱨᱮᱧ ᱦᱚᱸ ᱥᱚᱢᱯᱚᱨᱠᱮ ᱦᱚᱸ ᱩᱱᱠᱩᱣᱟᱜ ᱫᱷᱟᱱ ᱫᱷᱟᱨᱚᱱᱟ ᱵᱟᱹᱱᱩᱜ ᱛᱟᱠᱚᱣᱟ ᱢᱟᱱᱛᱟᱨ ᱦᱚᱸ ᱵᱟᱠᱚ ᱵᱟᱰᱟᱭᱟ ᱮᱱᱮᱡ ᱦᱚᱸ ᱵᱟᱠᱚ ᱵᱟᱰᱟᱭᱟ ᱥᱮᱨᱮᱧ ᱦᱚᱸ ᱵᱟᱠᱚ ᱵᱟᱰᱟᱭᱟ ᱱᱚᱝᱠᱟᱱ ᱦᱚᱲ ᱛᱮᱦᱮᱧ ᱱᱮᱛᱟ ᱢᱩᱠᱷᱤᱭᱟᱹ ᱥᱟᱡᱟᱣ ᱥᱟᱯᱲᱟᱣ ᱠᱟᱛᱮ ᱨᱮ ᱛᱮᱦᱮᱧ ᱱᱚᱣᱟ ᱫᱟᱥᱟᱭ ᱵᱮᱯᱟᱨ ᱠᱚ ᱮᱦᱚᱵ ᱠᱟᱫᱟ ᱚᱱᱠᱟ ᱞᱮᱠᱟᱛᱮ ᱥᱮᱫᱟᱭ ᱥᱟᱱᱛᱟᱲ ᱟᱹᱨᱤᱪᱟᱹᱞᱤ ᱵᱷᱤᱰᱤᱭᱳ ᱯᱟᱦᱴᱟ ᱠᱷᱚᱱ ᱥᱟᱱᱛᱟᱲ ᱦᱚᱲ ᱠᱚᱴᱷᱮᱱ ᱫᱟᱸᱥᱟᱭ ᱯᱚᱨᱚᱵᱽ ᱨᱮᱭᱟᱜ ᱢᱟᱦᱟᱛᱛᱚ ᱠᱟᱛᱷᱟ ᱞᱟᱹᱭ ᱵᱟᱠᱷᱨᱟᱛᱮ ᱟᱯᱮ ᱵᱟᱰᱟᱭ ᱦᱚᱪᱚ ᱵᱟᱠᱷᱨᱟᱛᱮ ᱟᱞᱮ ᱞᱮ ᱠᱩᱨᱩᱢᱩᱴᱩ ᱟᱠᱟᱫᱟ ᱫᱟᱸᱥᱟᱭ ᱵᱚᱱ ᱟᱫᱚ ᱩᱱᱤ ᱫᱟᱸᱥᱟᱭ ᱵᱚᱸᱜᱟ ᱫᱚ ᱚᱠᱚᱭ ᱠᱟᱱᱟᱭ ᱛᱤᱱᱟᱹᱜ ᱨᱩᱯ ᱵᱚᱨᱚᱱ ᱛᱟᱭ ᱱᱚᱜᱼᱚᱭ ᱡᱮ ᱫᱚᱥᱟᱭ ᱮ ᱦᱩᱭᱮᱱ ᱫᱚᱥ ᱟᱡ ᱦᱮᱡ ᱜᱮ ᱡᱮ ᱫᱟᱥᱟᱭ ᱛᱮ ᱩᱱᱤ ᱫᱚᱥ ᱫᱚ ᱩᱱᱠᱩ ᱫᱚᱥ ᱡᱚᱱᱟ ᱫᱚ ᱚᱠᱚᱭ ᱠᱚ ᱠᱟᱱᱟ ᱠᱚ ᱩᱱᱠᱩ ᱫᱚᱥ ᱡᱚᱱᱟ ᱫᱚ ᱠᱟᱞᱤ ᱛᱟᱨᱟ ᱪᱷᱤᱱᱱᱚ ᱢᱚᱥᱛᱟ ᱫᱷᱩᱢᱨᱟᱠᱠᱤ ᱢᱟᱛᱚᱝᱜᱤᱱᱤ ᱛᱨᱤᱯᱩᱨᱟ ᱥᱩᱱᱫᱚᱨᱤ ᱱᱚᱝᱠᱟ ᱫᱚᱥ ᱜᱚᱜᱚ ᱜᱚᱜᱚᱣᱟᱜ ᱫᱟᱲᱮ ᱩᱱᱤ ᱴᱷᱮᱱ ᱢᱮᱱᱟᱜᱼᱟ ᱟᱨ ᱩᱱᱤ ᱜᱮ ᱫᱚᱥ ᱡᱚᱱᱟᱭ ᱛᱮᱭᱟᱨᱚᱜᱼᱟ ᱫᱚᱥ ᱴᱤ ᱜᱚᱜᱚ ᱦᱚᱲᱮ ᱛᱮᱭᱟᱨᱚᱜᱼᱟ ᱫᱚᱥ ᱫᱤᱠ ᱠᱷᱚᱱ ᱫᱚᱥ ᱱᱟᱠᱷᱟ ᱠᱷᱚᱱ ᱩᱱᱤ ᱚᱦᱚ ᱠᱟᱛᱮ ᱫᱚᱦᱚ ᱟᱠᱟᱫ ᱵᱚᱱᱟ ᱚᱱᱠᱟ ᱞᱮᱠᱟᱛᱮ ᱫᱟᱸᱥᱟᱭ ᱯᱚᱨᱚᱵᱽ ᱫᱚ ᱧᱩᱛᱩᱢ ᱟᱠᱟᱱᱟ ᱟᱪᱪᱷᱟ ᱵᱟᱰᱟᱭ ᱜᱮᱭᱟᱵᱚᱱ ᱫᱟᱸᱥᱟᱭ ᱯᱚᱨᱚᱵᱽ ᱟᱵᱚ ᱫᱚ ᱥᱟᱨᱚᱫᱤᱭᱟ ᱫᱩᱨᱜᱟ ᱯᱩᱡᱟ ᱡᱚᱠᱷᱟᱡ ᱵᱚᱱ ᱯᱚᱨᱚᱵᱚᱜ ᱠᱟᱱᱟ ᱮᱱᱠᱷᱟᱱ ᱱᱩᱭ ᱫᱩᱨᱜᱟ ᱫᱮᱵᱤ ᱜᱮ ᱵᱚᱥᱚᱱᱛᱚ ᱠᱟᱞ ᱦᱚᱸ ᱯᱩᱡᱟᱹ ᱦᱩᱭᱩᱜᱚᱜ ᱠᱟᱱ ᱛᱟᱭᱟ ᱩᱱ ᱡᱚᱠᱷᱟᱡ ᱫᱚ ᱵᱟᱵᱚᱱ ᱫᱟᱥᱟᱭᱚᱜ ᱠᱟᱱᱟ ᱟᱨ ᱱᱤᱭᱟᱹ ᱥᱟᱨᱚᱫᱤᱭᱟ ᱨᱮᱫᱚ ᱟᱵᱚ ᱵᱚᱱ ᱫᱟᱥᱟᱭᱚᱜ ᱠᱟᱱᱟ ᱪᱮᱫᱟᱜ ᱟᱫᱚ ᱡᱩᱫᱤ ᱡᱟᱦᱟᱸᱭ ᱠᱚ ᱯᱩᱨᱠᱷᱟᱹᱜ ᱠᱟᱱ ᱱᱩᱠᱩ ᱠᱚ ᱱᱮᱛᱟ ᱠᱚ ᱡᱟᱦᱟᱸᱭ ᱢᱮᱱᱟᱜ ᱠᱚ ᱥᱮ ᱢᱩᱠᱷᱤᱭᱟᱹ ᱠᱚ ᱡᱟᱦᱟᱸᱭ ᱦᱮᱱᱟᱜ ᱠᱚ ᱫᱟᱥᱟᱭ ᱵᱟᱠᱷᱨᱟᱛᱮ ᱡᱤᱞᱤᱧ ᱡᱤᱞᱤᱧ ᱠᱟᱹᱦᱱᱤ ᱠᱚ ᱡᱚᱯᱲᱟᱣᱮᱫ ᱠᱟᱱ ᱡᱚᱲᱟᱣᱮᱫ ᱠᱟᱱ ᱩᱱᱠᱩ ᱠᱚᱴᱷᱮᱱ ᱱᱚᱣᱟ ᱠᱩᱠᱞᱤ ᱯᱮ ᱫᱚᱦᱚᱭ ᱛᱟᱵᱚᱱᱟ ᱱᱤᱭᱟᱹ ᱛᱟᱭᱚᱢ ᱤᱧ ᱦᱚᱸ ᱱᱚᱣᱟ ᱞᱟᱹᱭ ᱨᱮᱭᱟᱜ ᱤᱧ ᱠᱩᱨᱩᱢᱩᱴᱩᱭᱟ ᱚᱵᱚᱥᱥᱳᱭ ᱞᱟᱹᱭᱟ ᱢᱤᱫᱴᱮᱱ ᱠᱩᱠᱞᱤ ᱨᱟᱠᱟᱵ ᱠᱟᱛᱮ ᱫᱚ ᱡᱟᱹᱱᱤᱡ ᱞᱟᱹᱭ ᱨᱮᱭᱟᱜ ᱤᱧ ᱠᱩᱨᱩᱢᱩᱴᱩᱭᱟ ᱱᱤᱭᱟᱹ ᱯᱟᱹᱛᱭᱟᱹᱣ ᱵᱚᱱ ᱫᱚᱦᱚ ᱠᱟᱜ ᱢᱟ ᱟᱨ ᱫᱟᱸᱥᱟᱭ ᱨᱮᱭᱟᱜ ᱢᱤᱢᱤᱫ ᱜᱚᱴᱮᱱ ᱥᱮᱨᱮᱧ ᱞᱮᱠᱷᱟ ᱡᱚᱠᱷᱟ ᱥᱮᱨᱮᱧ ᱢᱮᱱᱟᱜᱼᱟ ᱚᱱᱟ ᱯᱨᱚᱛᱮᱠᱴᱤ ᱞᱮᱠᱷᱟ ᱡᱚᱠᱷᱟ ᱥᱮᱨᱮᱧ ᱨᱮᱜᱮ ᱦᱟᱹᱨᱤ ᱦᱟᱹᱨᱤ ᱜᱩᱨᱩ ᱦᱳ ᱱᱚᱣᱟ ᱠᱟᱛᱷᱟ ᱫᱚᱠᱚ ᱧᱩᱢᱟ ᱟᱨ ᱩᱱᱠᱩ ᱞᱮᱞᱦᱟ ᱫᱩᱢᱩᱨ ᱵᱟᱹᱦᱨᱟᱹ ᱦᱚᱲ ᱡᱟᱦᱟᱸᱭ ᱠᱚ ᱢᱩᱠᱷᱤᱭᱟᱹ ᱱᱮᱛᱟ ᱠᱚ ᱞᱟᱹᱭᱮᱫ ᱠᱟᱱ ᱩᱱᱠᱩ ᱫᱚ ᱠᱷᱟᱹᱞᱤ ᱮᱠᱮᱱ ᱦᱟᱭ ᱦᱟᱭ ᱜᱮᱠᱚ ᱟᱸᱡᱚᱢᱟ ᱯᱨᱚᱛᱮᱠ ᱴᱤ ᱥᱮᱨᱮᱧ ᱨᱮ ᱵᱚᱞᱮ ᱠᱟᱛᱷᱟ ᱦᱟᱭ ᱦᱟᱭ ᱜᱮ ᱢᱮᱱᱟᱜᱼᱟ ᱛᱚ ᱚᱱᱟᱛᱤᱧ ᱢᱮᱱ ᱠᱮᱫᱟ ᱡᱮ ᱵᱚᱞᱮ ᱡᱮ ᱮᱦᱚᱵ ᱠᱷᱚᱡ ᱜᱮ ᱩᱱᱠᱩ ᱫᱚ ᱫᱟᱸᱥᱟᱭ ᱥᱚᱸᱜᱮ ᱛᱮ ᱡᱟᱦᱟᱱ ᱥᱚᱢᱯᱚᱨᱠ ᱜᱮ ᱵᱟᱹᱱᱩᱜ ᱛᱟᱠᱚᱣᱟ ᱦᱚᱲ ᱪᱮᱠᱟ ᱛᱮᱠᱚ ᱟᱹᱰᱤᱡ ᱠᱚᱣᱟ ᱪᱮᱠᱟ ᱛᱮᱠᱚ ᱞᱤᱞᱠᱟᱹᱨ ᱠᱚᱣᱟ ᱪᱮᱠᱟᱛᱮ ᱱᱚᱣᱟ ᱟᱵᱚᱣᱟᱜ ᱢᱤᱫᱴᱮᱱ ᱥᱟᱱᱛᱟᱞ ᱦᱚᱲ ᱠᱚᱣᱟᱜ ᱢᱤᱫᱴᱮᱱ ᱯᱚᱨᱚᱢᱯᱚᱨᱟ ᱠᱷᱚᱱ ᱠᱚ ᱪᱷᱤᱱᱜᱟᱹᱣ ᱠᱚᱣᱟ ᱟᱹᱨᱤᱪᱟᱹᱞᱤ ᱠᱚ ᱵᱚᱰᱮᱭᱟ ᱱᱚᱣᱟ ᱠᱷᱟᱹᱛᱤᱨ ᱛᱮᱜᱮ ᱩᱱᱠᱩ ᱫᱚᱠᱚ ᱪᱷᱩᱴᱟᱹᱣ ᱞᱟᱲᱟᱣ ᱟᱠᱟᱱᱟ ᱟᱨ ᱫᱟᱸᱥᱟᱭ ᱨᱮ ᱪᱮᱫ ᱞᱮᱠᱟ ᱵᱚᱱ ᱚᱦᱚᱭᱮᱫ ᱠᱟᱱᱟ ᱦᱚᱨᱤ ᱵᱚᱞᱚ ᱦᱚᱨᱤ ᱵᱚᱞᱚ ᱨᱟᱫᱷᱮ ᱨᱟᱫᱷᱮ ᱫᱤᱵᱤ ᱨᱮ ᱞᱟᱹᱰᱩ ᱠᱟᱹᱞᱤ ᱨᱮ ᱯᱤᱴᱷᱟᱹ ᱨᱚᱵᱚᱡ ᱨᱚᱵᱚᱡ ᱩᱱ ᱨᱮᱜᱮ ᱚᱱᱟ ᱥᱤᱜᱽᱱᱟᱞᱮ ᱮᱢᱮᱫ ᱠᱟᱱᱟ ᱡᱮ ᱵᱚᱞᱮ ᱫᱮᱵᱤ ᱨᱮᱫᱚ ᱞᱟᱹᱰᱩ ᱵᱚᱱ ᱡᱚᱢᱟ ᱟᱨ ᱠᱟᱹᱞᱤ ᱨᱮᱫᱚ ᱯᱤᱴᱷᱟᱹ ᱚᱠᱟ ᱯᱤᱴᱷᱟᱹ ᱛᱮ ᱦᱟᱯᱲᱟᱢ ᱵᱚᱸᱜᱟ ᱠᱚ ᱟᱵᱚ ᱵᱚᱱ ᱫᱮᱣᱟ ᱥᱟᱣᱟ ᱟᱹᱜᱩ ᱠᱟᱜᱼᱟ ᱥᱚᱨᱦᱟᱭ ᱯᱚᱨᱚᱵᱽ ᱡᱚᱠᱷᱚᱱ ᱨᱮ ᱚᱱᱟ ᱥᱤᱜᱽᱱᱟᱞ ᱚᱸᱰᱮ ᱠᱷᱚᱱ ᱜᱮ ᱧᱟᱢᱚᱜᱚᱜ ᱠᱟᱱᱟ ᱚᱱᱠᱟ ᱞᱮᱠᱟ ᱛᱮᱜᱮ ᱛᱮᱦᱮᱧ ᱟᱵᱚ ᱫᱟᱥᱟᱭ ᱫᱤᱥᱚᱢ ᱮᱱᱮᱡ ᱵᱚᱱ ᱫᱟᱬᱟᱱ ᱠᱟᱱᱟ ᱛᱮᱦᱮᱧ ᱟᱵᱚ ᱵᱷᱟᱹᱨᱭᱟᱹ ᱞᱟᱹᱭᱛᱮ ᱡᱮ ᱟᱵᱚ ᱵᱚᱱ ᱪᱟᱞᱟᱜ ᱠᱟᱱᱟ ᱰᱷᱮᱨ ᱰᱷᱮᱨ ᱠᱚ ᱮᱢᱟᱵᱚᱱᱟ ᱢᱮᱱᱛᱮ ᱰᱷᱮᱨ ᱰᱷᱮᱨ ᱠᱟᱹᱣᱰᱤ ᱥᱮ ᱰᱷᱮᱨ ᱰᱷᱮᱨ ᱦᱩᱲᱩ ᱪᱟᱣᱞᱮ ᱠᱚ ᱮᱢᱟᱵᱚᱱᱟ ᱢᱮᱱᱛᱮ ᱚᱱᱟ ᱟᱥ ᱠᱟᱛᱮ ᱫᱚ ᱥᱮᱫᱟᱭ ᱦᱟᱯᱲᱟᱢ ᱠᱚ ᱫᱟᱥᱟᱭ ᱫᱚ ᱵᱟᱠᱚ ᱮᱦᱚᱵ ᱛᱟᱦᱮᱸ ᱠᱟᱱᱟ ᱛᱚ ᱤᱧ ᱱᱚᱣᱟ ᱠᱟᱛᱷᱟᱧ ᱢᱮᱱᱟ ᱡᱮ ᱟᱵᱚ ᱟᱵᱚ ᱱᱚᱜᱼᱚᱭ ᱡᱮᱵᱚᱱ ᱫᱟᱥᱟᱭᱚᱜ ᱠᱟᱱ ᱱᱚᱣᱟ ᱫᱚ ᱟᱹᱰᱤ ᱢᱟᱨᱟᱝ ᱨᱤ ᱞᱩᱠᱷᱤ ᱴᱷᱟᱹᱠᱨᱟᱹᱱ ᱞᱟᱹᱜᱤᱫ ᱛᱮ ᱫᱤᱥᱟᱹᱢ ᱥᱟᱢᱟᱡᱽ ᱥᱚᱦᱟᱱ ᱞᱟᱹᱜᱤᱫ ᱛᱮ ᱱᱚᱣᱟ ᱫᱚ ᱟᱹᱰᱤ ᱢᱟᱨᱟᱝ ᱵᱨᱚᱛᱚ ᱥᱟᱫᱷᱚᱱᱟ ᱠᱟᱱ ᱛᱟᱵᱚᱱᱟ ᱟᱹᱣᱲᱤ ᱮᱱᱮᱡ ᱫᱚ ᱵᱟᱝ ᱠᱟᱱᱟ ᱵᱨᱚᱛᱚ ᱥᱟᱫᱷᱚᱱᱟ ᱞᱮᱠᱟᱱ ᱮᱱᱮᱡ ᱠᱟᱱᱟ ᱩᱯᱟᱹᱥᱟ ᱛᱤᱨᱟᱹᱥᱟ ᱛᱟᱦᱮᱸ ᱠᱟᱛᱮ ᱨᱮᱦᱚᱸ ᱪᱟᱣᱞᱮ ᱠᱷᱟᱹᱡᱟᱹ ᱪᱟᱣᱞᱮ ᱟᱛᱟ ᱠᱷᱟᱹᱡᱟᱹᱲᱤ ᱢᱚᱴᱨᱟ ᱠᱟᱛᱮ ᱨᱮᱦᱚᱸ ᱛᱮᱦᱮᱧ ᱫᱟᱥᱟᱭ ᱫᱤᱥᱚᱢ ᱮᱱᱮᱡ ᱵᱚᱱ ᱫᱟᱬᱟᱱ ᱠᱟᱱᱟ ᱟᱹᱰᱤ ᱥᱚᱨᱚᱥ ᱯᱚᱨᱚᱵᱽ ᱠᱟᱱ ᱛᱟᱵᱚᱱᱟ ᱟᱛᱳ ᱟᱛᱳ ᱵᱚᱱ ᱫᱟᱸᱥᱟᱭᱚᱜ ᱢᱟ ᱱᱚᱣᱟ ᱠᱚ ᱥᱮᱨᱮᱧ ᱵᱚᱸᱜᱟ ᱨᱩᱢ ᱥᱮᱨᱮᱧ ᱢᱟᱱᱛᱟᱨ ᱵᱚᱱ ᱪᱮᱫ ᱢᱟ ᱱᱚᱣᱟ ᱞᱟᱹᱜᱤᱫ ᱱᱮᱦᱚᱨᱤᱧ ᱮᱢᱟᱵᱚᱱ ᱠᱟᱱᱟ ᱟᱨ ᱛᱮᱦᱮᱧᱟᱜ ᱜᱟᱞᱢᱟᱨᱟᱣ ᱫᱚ ᱱᱚᱰᱮ ᱦᱟᱹᱵᱤᱡ ᱜᱤᱧ ᱫᱚᱦᱚᱭᱮᱫ ᱠᱟᱱ ᱛᱟᱵᱚᱱᱟ ᱟᱨᱦᱚᱸ ᱱᱚᱣᱟ ᱫᱚ ᱢᱤᱫᱴᱮᱱ ᱚᱨᱚᱝ ᱥᱤᱧ ᱞᱟᱹᱭ ᱠᱮᱫ ᱛᱟᱵᱚᱱᱟ ᱱᱤᱭᱟᱹ ᱛᱟᱭᱚᱢ ᱟᱨᱦᱚᱸ ᱫᱟᱸᱥᱟᱭ ᱨᱮᱭᱟᱜ ᱜᱮ ᱟᱭᱢᱟ ᱵᱤᱥᱚᱭ ᱢᱮᱱᱟᱜᱼᱟ ᱱᱚᱣᱟ ᱩᱲᱩᱡ ᱨᱚᱯᱟᱜ ᱤᱧ ᱞᱟᱹᱭ ᱟᱵᱚᱱᱟ ᱟᱫᱚ ᱫᱟᱭᱟ ᱠᱟᱛᱮ ᱤᱧ ᱢᱮᱛᱟ ᱵᱚᱱ ᱠᱟᱱᱟ ᱡᱮ ᱵᱚᱞᱮ ᱥᱟᱵᱥᱠᱨᱟᱭᱤᱵ ᱮᱢ ᱟᱞᱚ ᱯᱮ ᱦᱤᱲᱤᱧ ᱛᱟᱵᱚᱱᱟ ᱞᱟᱭᱤᱠ ᱥᱮᱭᱟᱨ ᱦᱚᱸ ᱟᱞᱚ ᱯᱮ ᱦᱤᱲᱤᱧ ᱛᱟᱵᱚᱱᱟ ᱥᱚᱢᱟᱡᱽ ᱛᱟᱞᱟᱨᱮ ᱱᱚᱣᱟ ᱠᱚ ᱠᱟᱛᱷᱟ ᱵᱚᱱ ᱯᱟᱥᱱᱟᱣ ᱢᱟ ᱥᱟᱱᱟᱢ ᱠᱚᱜᱮ ᱱᱟᱯᱟᱭ ᱵᱚᱱ ᱛᱟᱦᱮᱱ ᱢᱟ ᱱᱤᱨᱞᱟ ᱛᱟᱦᱮᱱ ᱛᱟᱵᱚᱱ ᱯᱮ ᱡᱤᱭᱟᱹᱲ ᱢᱚᱱᱮ ᱛᱟᱦᱮᱱ ᱛᱟᱵᱚᱱ ᱯᱮ ᱥᱟᱱᱟᱢ ᱠᱚᱜᱮ ᱢᱟᱱᱚᱛ ᱡᱚᱦᱟᱨ ᱮᱢ ᱠᱟᱛᱮ ᱛᱮᱦᱮᱧᱟᱜ ᱜᱟᱞᱢᱟᱨᱟᱣ ᱫᱚ ᱱᱚᱸᱰᱮ ᱜᱮ ᱢᱩᱪᱟᱹᱫ ᱮᱫᱟ ᱡᱚᱦᱟᱨ ᱜᱮ ᱥᱟᱱᱟᱢ ᱠᱚᱜᱮ ᱡᱚᱦᱟᱨ